ᱡᱚᱦᱟᱨ ᱜᱮ ᱥᱟᱸᱜᱷᱟᱨ ᱥᱟᱦᱮᱫᱤ ᱟᱯᱮ ᱠᱚᱣᱟᱜ ᱥᱟᱹᱜᱩᱱ ᱫᱟᱨᱟᱢ ᱤᱧ ᱜᱮ ᱵᱤᱞᱟᱥᱤᱱᱤ ᱴᱩᱰᱩ ᱛᱮᱦᱮᱧ ᱱᱟᱣᱟ ᱥᱟᱛᱟᱢ ᱟᱹᱜᱩ ᱠᱟᱛᱮᱧ ᱦᱮᱡ ᱟᱠᱟᱱᱟ ᱚᱱᱟ ᱥᱟᱛᱟᱢ ᱫᱚ ᱦᱩᱭᱩᱜ ᱠᱟᱱᱟ ᱠᱟᱨᱚ ᱠᱩᱭᱞᱤ ᱛᱤᱠᱤᱱᱟᱜ ᱠᱟᱛᱷᱟ ᱟᱹᱰᱤ ᱥᱮᱫᱟᱭ ᱨᱮ ᱠᱟᱲᱚ ᱟᱨ ᱠᱩᱭᱞᱤ ᱵᱟᱨᱭᱟ ᱴᱩᱣᱟᱹᱨ ᱜᱤᱫᱽᱨᱟᱹ ᱠᱤᱱ ᱛᱟᱦᱮᱸ ᱠᱟᱱᱟ᱾ ᱩᱱᱠᱤᱱ ᱴᱩᱣᱟᱹᱨ ᱜᱤᱫᱽᱨᱟᱹ ᱫᱚ ᱢᱟᱢᱚ ᱚᱲᱟᱜ ᱨᱮᱜᱮ ᱟᱥᱲᱟ ᱠᱤᱱ ᱦᱟᱛᱟᱣ ᱠᱮᱫᱼᱟ᱾ ᱟᱹᱠᱤᱱᱟᱜ ᱥᱟᱹᱜᱟᱹᱭ ᱛᱟᱞᱟ ᱨᱮ ᱠᱚᱲᱟ ᱜᱤᱫᱽᱨᱟᱹ ᱫᱚᱭ ᱢᱟᱨᱟᱝᱼᱟ᱾ ᱩᱱᱤ ᱜᱤᱫᱽᱨᱟᱹ ᱴᱷᱮᱱ ᱫᱚ ᱦᱩᱰᱤᱧ ᱠᱷᱚᱱ ᱜᱮ ᱟᱹᱰᱤ ᱱᱟᱯᱟᱭ ᱵᱮᱵᱚᱦᱟᱨ ᱟᱨ ᱡᱟᱦᱟᱱᱟᱜ ᱠᱟᱹᱢᱤ ᱜᱮ ᱟᱹᱰᱤ ᱡᱩᱜᱟᱭᱟ᱾ ᱠᱩᱲᱤ ᱜᱤᱫᱽᱨᱟᱹ ᱠᱩᱭᱞᱤ ᱦᱚᱸ ᱧᱮᱞ ᱡᱚᱝ ᱛᱮ ᱟᱹᱰᱤ ᱪᱮᱦᱨᱟ ᱟᱨ ᱵᱩᱫᱷᱤ ᱜᱮᱭᱟᱱ ᱨᱮᱦᱚᱸ ᱟᱹᱰᱤ ᱯᱟᱠᱚᱲ ᱮ ᱛᱟᱦᱮᱸ ᱠᱟᱱᱟ᱾ ᱩᱱᱠᱤᱱ ᱠᱟᱲᱚ ᱟᱨ ᱠᱩᱭᱞᱤ ᱫᱚ ᱢᱟᱢᱚ ᱚᱲᱟᱜ ᱨᱮᱜᱮ ᱮᱸᱜᱟᱛ ᱟᱯᱟᱛ ᱠᱷᱚᱱ ᱠᱤᱱ ᱴᱩᱣᱟᱹᱨ ᱮᱱ ᱠᱷᱟᱱ ᱟᱹᱛᱩ ᱦᱚᱲ ᱠᱚ ᱜᱟᱞᱚᱪ ᱜᱚᱴᱟ ᱠᱟᱛᱮ ᱛᱟᱭᱱᱚᱢ ᱫᱚ ᱢᱟᱢᱚ ᱢᱟᱢᱤᱛ ᱜᱮ ᱩᱱᱠᱤᱱ ᱦᱟᱨᱟ ᱵᱩᱨᱩ ᱨᱮᱱᱟᱜ ᱫᱟᱭᱤᱠ ᱠᱤᱱ ᱦᱟᱛᱟᱣ ᱠᱮᱜᱼᱟ᱾ ᱠᱟᱲᱚ ᱠᱩᱭᱞᱤ ᱨᱤᱱ ᱢᱟᱢᱚ ᱫᱚ ᱩᱱᱠᱤᱱ ᱜᱤᱫᱽᱨᱟᱹ ᱟᱹᱰᱤ ᱮ ᱫᱩᱞᱟᱹᱲ ᱟᱠᱤᱱᱟ ᱟᱨ ᱟᱹᱰᱤ ᱮ ᱠᱩᱥᱤ ᱟᱠᱤᱱᱟ᱾ ᱢᱮᱱᱠᱷᱟᱱ ᱢᱟᱢᱤᱛ ᱛᱮᱫ ᱫᱚ ᱩᱱᱠᱤᱱ ᱜᱤᱫᱽᱨᱟᱹ ᱱᱟᱥᱮ ᱦᱚᱸ ᱵᱟᱭ ᱠᱩᱥᱤ ᱟᱠᱤᱱᱟ ᱟᱨ ᱟᱠᱤᱱᱟᱜ ᱠᱟᱹᱢᱤ ᱦᱚᱸ ᱵᱟᱭ ᱠᱩᱥᱤᱭᱟᱜᱼᱟ᱾ ᱢᱟᱢᱚᱛ ᱛᱮᱫ ᱡᱚᱠᱷᱚᱱ ᱚᱲᱟᱜ ᱨᱮ ᱵᱟᱭ ᱛᱟᱦᱮᱸᱱᱟ ᱟᱡ ᱢᱟᱢᱤ ᱫᱚ ᱩᱱᱠᱤᱱ ᱜᱤᱫᱽᱨᱟᱹ ᱡᱚᱢ ᱞᱟᱹᱜᱤᱫ ᱫᱟᱠᱟ ᱦᱚᱸ ᱵᱟᱭ ᱮᱢᱟ ᱟᱠᱤᱱᱟ᱾ ᱚᱱᱠᱟ ᱛᱮ ᱟᱫᱚ ᱩᱱᱠᱤᱱ ᱜᱤᱫᱽᱨᱟᱹ ᱫᱚ ᱫᱤᱱᱟᱹᱢ ᱜᱮ ᱟᱹᱲᱤᱥ ᱠᱟᱹᱦᱤᱥ ᱠᱟᱛᱮ ᱮᱠᱞᱟ ᱨᱮ ᱟᱹᱰᱤ ᱡᱩᱨ ᱠᱤᱱ ᱨᱟᱜ ᱡᱚᱝᱼᱟ᱾ ᱢᱤᱫ ᱫᱤᱱ ᱢᱟᱢᱚᱛ ᱛᱮᱫ ᱜᱚᱢᱦᱟ ᱯᱚᱨᱚᱵᱽ ᱦᱤᱞᱚᱜ ᱮᱴᱟᱜ ᱟᱹᱛᱩ ᱥᱮᱫ ᱮ ᱪᱟᱞᱟᱣ ᱞᱮᱱᱟ᱾ ᱚᱱᱟ ᱚᱠᱛᱚ ᱯᱚᱨᱚᱵᱽ ᱞᱮᱠᱟᱱ ᱫᱤᱱ ᱨᱮ ᱢᱟᱢᱤᱫᱴᱮᱡ ᱫᱚ ᱟᱹᱰᱤ ᱮᱜᱮᱨ ᱟᱨ ᱫᱟᱞ ᱵᱟᱲᱟ ᱠᱟᱫ ᱠᱤᱱᱟᱭ᱾ ᱚᱱᱟ ᱛᱟᱭᱱᱚᱢ ᱟᱹᱛᱩ ᱥᱩᱨ ᱨᱮᱱᱟᱜ ᱢᱤᱫ ᱦᱩᱲᱩ ᱵᱟᱹᱫᱽ ᱨᱮ ᱦᱮᱲᱦᱮᱫ ᱠᱟᱹᱢᱤ ᱛᱮ ᱵᱷᱮᱡᱟ ᱠᱮᱫ ᱠᱤᱱᱟᱭ᱾ ᱩᱱᱠᱤᱱ ᱴᱩᱣᱟᱹᱨ ᱜᱤᱫᱽᱨᱟᱹ ᱠᱟᱲᱚ ᱟᱨ ᱠᱩᱭᱞᱤ ᱫᱚ ᱟᱹᱲᱤᱥ ᱟᱨ ᱠᱟᱺᱦᱤᱥ ᱢᱚᱱᱮ ᱥᱟᱶᱛᱮ ᱨᱟᱜ ᱢᱮᱫ ᱦᱟᱣ ᱟᱛᱮ ᱯᱚᱨᱚᱵᱽ ᱞᱮᱠᱟᱱ ᱫᱤᱱ ᱨᱮ ᱦᱮᱲᱦᱮᱫ ᱠᱟᱹᱢᱤ ᱫᱚᱠᱤᱱ ᱥᱮᱱ ᱮᱱᱟ᱾ ᱠᱟᱲᱚ ᱟᱨ ᱠᱩᱭᱞᱤ ᱵᱟᱹᱫᱽ ᱨᱮ ᱦᱮᱲᱦᱮᱫ ᱵᱮᱲᱟ ᱟᱹᱠᱤᱱᱟᱜ ᱦᱚᱲᱢᱚ ᱨᱮ ᱮᱴᱟᱜ ᱞᱮᱠᱟᱱᱟᱜ ᱨᱩᱢᱩᱭ ᱟᱨ ᱛᱤ ᱡᱟᱸᱜᱟ ᱠᱚᱨᱮᱫ ᱦᱚᱸ ᱢᱤᱫ ᱱᱟᱶᱟ ᱩᱱᱩᱨᱩᱢ ᱦᱮᱡ ᱟᱫ ᱠᱤᱱᱟ᱾ ᱢᱤᱫ ᱜᱷᱟᱹᱲᱤᱡ ᱛᱟᱭᱚᱢ ᱠᱷᱟᱱ ᱜᱮ ᱛᱤ ᱡᱟᱸᱜᱟ ᱦᱚᱲᱢᱚ ᱵᱤᱧ ᱨᱩᱯ ᱨᱮ ᱯᱷᱮᱨᱟᱣ ᱦᱮᱡ ᱤᱫᱤᱜ ᱠᱟᱱ ᱛᱟᱹᱠᱤᱱᱟ ᱚᱱᱠᱟ ᱠᱤᱱ ᱵᱩᱡᱷᱟᱹᱣ ᱠᱮᱫᱼᱟ᱾ ᱠᱷᱟᱱ ᱜᱮ ᱦᱮᱲᱦᱮᱫ ᱜᱟᱹᱪᱷᱭᱟᱹᱣ ᱠᱟᱹᱢᱤ ᱫᱚᱠᱤᱱ ᱵᱟᱹᱜᱤ ᱠᱮᱫᱼᱟ᱾ ᱪᱤᱠᱟᱹᱛᱮ ᱜᱚᱴᱟ ᱦᱚᱲᱢᱚ ᱜᱮ ᱵᱤᱧ ᱨᱩᱯ ᱛᱮ ᱵᱮᱱᱟᱣ ᱮᱱ ᱛᱟᱹᱠᱤᱱᱟ᱾ ᱟᱹᱠᱤᱱᱟᱜ ᱦᱚᱲᱢᱚ ᱫᱚ ᱢᱟᱨᱟᱝ ᱵᱚᱰᱟ ᱵᱤᱧ ᱨᱮ ᱵᱚᱫᱚᱞ ᱮᱱᱟ᱾ ᱵᱚᱦᱚᱜ ᱜᱮ ᱛᱟᱹᱠᱤᱱ ᱵᱟᱝ ᱯᱷᱮᱨᱟᱣ ᱞᱮᱱᱟ, ᱢᱟᱹᱱᱢᱤ ᱵᱚᱦᱚᱜ ᱜᱮ ᱛᱟᱦᱮᱸ ᱮᱱᱟ᱾ ᱩᱱ ᱡᱚᱠᱷᱮᱡ ᱠᱟᱲᱚ ᱠᱩᱭᱞᱤ ᱫᱚ ᱜᱚᱴᱟ ᱵᱟᱹᱫᱽ ᱠᱤᱱ ᱞᱮᱧ ᱵᱟᱲᱟᱜ ᱠᱟᱱ ᱛᱟᱦᱮᱸᱫ᱾ ᱟᱹᱛᱩ ᱨᱤᱱ ᱦᱚᱲ ᱠᱚ ᱦᱚᱸ ᱠᱟᱲᱚ ᱠᱩᱭᱞᱤ ᱠᱤᱱ ᱵᱤᱧ ᱟᱠᱟᱱ ᱠᱟᱛᱷᱟ ᱠᱚ ᱟᱸᱡᱚᱢ ᱠᱟᱛᱮ ᱡᱮᱛᱮ ᱦᱚᱲ ᱠᱚ ᱥᱮᱱ ᱡᱟᱣᱨᱟ ᱮᱱᱟ᱾ ᱟᱹᱠᱤᱱᱤᱡ ᱢᱟᱹᱢᱤ ᱦᱚᱸ ᱵᱟᱹᱫᱽ ᱛᱮ ᱦᱚᱲ ᱠᱚ ᱥᱟᱝ ᱮ ᱥᱮᱱ ᱥᱮᱴᱮᱨ ᱮᱱᱟ᱾ ᱩᱱᱠᱤᱱ ᱧᱮᱞ ᱠᱟᱛᱮ ᱟᱹᱛᱩ ᱦᱚᱲ ᱠᱚ ᱟᱹᱰᱤ ᱠᱚ ᱠᱟᱹᱦᱤᱸᱥ ᱮᱱᱟ᱾ ᱟᱫᱚ ᱠᱟᱲᱚ ᱠᱩᱭᱞᱤ ᱫᱚ ᱟᱹᱠᱤᱱᱤᱡ ᱢᱟᱹᱢᱤ ᱠᱤᱱ ᱞᱟᱹᱭ ᱟᱫᱮᱭᱟ, ᱢᱟᱹᱢᱤ ᱜᱳ! ᱥᱮᱫᱟᱭᱟᱜ ᱵᱟᱨᱭᱟ ᱨᱩᱯᱟᱹ ᱢᱟᱞᱟ ᱛᱟᱦᱮᱸ ᱠᱟᱱᱟ᱾ ᱚᱱᱟ ᱫᱚ ᱛᱩᱫ ᱠᱟᱛᱮ ᱚᱲᱟᱜ ᱵᱷᱤᱛᱨᱤ ᱨᱮᱱᱟᱜ ᱜᱟᱲ ᱥᱟᱸᱫᱮ ᱴᱩᱠᱩᱡ ᱨᱮᱞᱤᱧ ᱫᱚᱦᱚ ᱟᱠᱟᱫᱼᱟ᱾ ᱚᱱᱟ ᱜᱮ ᱟᱹᱜᱩ ᱟᱹᱞᱤᱧ ᱵᱤᱱ ᱚᱱᱟ ᱨᱩᱯᱟᱹ ᱢᱟᱞᱟ ᱦᱚᱴᱚᱜ ᱨᱮ ᱦᱚᱨᱚᱜ ᱠᱟᱛᱮ ᱱᱚᱶᱟ ᱵᱟᱹᱫᱽ ᱠᱷᱚᱱ ᱫᱚ ᱚᱰᱚᱠ ᱠᱟᱛᱮ ᱫᱚᱨᱭᱟ ᱥᱮᱫ ᱞᱤᱧ ᱥᱮᱱᱚᱜᱼᱟ᱾ ᱢᱟᱢᱚ ᱛᱮᱫ ᱦᱚᱸ ᱚᱲᱟᱜ ᱛᱮ ᱥᱮᱱ ᱨᱩᱣᱟᱹᱲ ᱮᱱᱟᱭ᱾ ᱤᱱᱟᱹ ᱛᱟᱭᱱᱚᱢ ᱢᱟᱢᱚ ᱛᱮᱫ ᱦᱚᱸ ᱩᱱᱠᱤᱱ ᱵᱤᱧ ᱟᱠᱟᱱ ᱠᱷᱚᱵᱚᱨ ᱮ ᱟᱸᱡᱚᱢ ᱠᱮᱫᱼᱟ᱾ ᱚᱱᱟ ᱵᱟᱲᱜᱮ ᱞᱟᱛᱟᱨ ᱵᱟᱹᱫᱽ ᱛᱮ ᱥᱮᱱ ᱮᱱᱟᱭ᱾ ᱵᱟᱹᱫᱽ ᱨᱮ ᱟᱹᱰᱤ ᱜᱟᱱ ᱦᱚᱲ ᱠᱚ ᱡᱟᱣᱨᱟ ᱟᱠᱟᱱ ᱠᱷᱟᱹᱛᱤᱨ ᱥᱟᱺᱜᱤᱧ ᱠᱷᱚᱱ ᱫᱚ ᱪᱮᱫ ᱦᱚᱸ ᱵᱟᱭ ᱵᱟᱰᱟᱭ ᱫᱟᱲᱮᱭᱟᱜ ᱠᱟᱱ ᱛᱟᱦᱮᱸᱫ᱾ ᱢᱟᱢᱚ ᱛᱮᱫ ᱡᱚ ᱵᱟᱹᱫᱽ ᱥᱮᱫ ᱮ ᱥᱮᱴᱮᱨ ᱮᱱᱟ᱾ ᱧᱮᱞ ᱠᱮᱫ ᱠᱤᱱᱟᱭ ᱟᱹᱠᱤᱱ ᱨᱤᱱ ᱵᱷᱟᱹᱜᱽᱱᱟᱹ ᱟᱨ ᱵᱷᱟᱹᱜᱽᱱᱤ ᱠᱤᱱ ᱵᱤᱧ ᱟᱠᱟᱱᱟ᱾ ᱵᱚᱦᱚᱜ ᱫᱚ ᱛᱟᱹᱠᱤᱱ ᱦᱚᱲ ᱵᱚᱦᱚᱜ ᱜᱮ ᱢᱮᱱᱟᱜᱼᱟ, ᱦᱚᱲᱢᱚ ᱫᱚ ᱜᱚᱴᱟ ᱵᱚᱰᱟ ᱵᱤᱧ ᱵᱮᱱᱟᱣ ᱟᱠᱟᱱ ᱛᱟᱹᱠᱤᱱᱟ᱾ ᱩᱱᱠᱤᱱᱟᱜ ᱵᱤᱧ ᱦᱚᱲᱢᱚ ᱧᱮᱞ ᱠᱟᱛᱮ ᱢᱟᱢᱚᱛᱛᱮ ᱫᱚ ᱟᱹᱰᱤ ᱮ ᱵᱷᱟᱹᱵᱤ ᱮᱱᱟ ᱟᱨ ᱠᱩᱞᱤ ᱠᱮᱫ ᱠᱤᱱᱟᱭ ᱡᱮ ᱪᱮᱫᱟᱜ ᱟᱹᱵᱤᱱ ᱫᱚ ᱛᱮᱦᱮᱧ ᱫᱚ ᱱᱚᱰᱮ ᱵᱟᱹᱫᱽ ᱨᱮᱫᱚ ᱠᱟᱹᱢᱤ ᱵᱤᱱ ᱦᱮᱡ ᱟᱠᱟᱱᱟ᱾ ᱟᱫᱚ ᱠᱟᱲᱚ ᱠᱩᱭᱞᱤ ᱨᱟᱜ ᱟᱛᱮ ᱢᱟᱢᱚᱛᱛᱮ ᱠᱤᱱ ᱞᱟᱹᱭ ᱟᱫᱮᱭᱟ᱾ ᱟᱹᱛᱩ ᱦᱚᱲ ᱠᱚᱦᱚᱸ ᱥᱟᱱᱟᱢ ᱠᱟᱛᱷᱟ ᱠᱚ ᱟᱸᱡᱚᱢ ᱠᱮᱫᱼᱟ ᱡᱮ ᱢᱟᱢᱤᱛᱛᱮ ᱜᱮ ᱛᱟᱹᱠᱤᱱ ᱛᱮᱦᱮᱧ ᱯᱟᱨᱟᱵᱽ ᱞᱮᱠᱟᱱ ᱫᱤᱱ ᱨᱮ ᱮᱜᱮᱨ ᱟᱨ ᱫᱟᱞ ᱛᱚᱞ ᱠᱟᱛᱮ ᱱᱚᱣᱟ ᱵᱟᱲᱜᱮ ᱞᱟᱛᱟᱨ ᱵᱟᱹᱫᱽ ᱛᱮ ᱦᱮᱲᱦᱮᱫ ᱠᱟᱹᱢᱤ ᱫᱚᱭ ᱵᱷᱮᱡᱟ ᱟᱠᱟᱫ ᱠᱤᱱᱟ᱾ ᱠᱟᱹᱴᱤᱡ ᱜᱷᱟᱹᱲᱤᱡ ᱛᱟᱭᱱᱚᱢ ᱠᱷᱟᱱ ᱜᱮ ᱩᱱᱠᱤᱱ ᱴᱩᱣᱟᱹᱨ ᱜᱤᱫᱽᱨᱟᱹ ᱠᱟᱲᱚ ᱟᱨ ᱠᱩᱭᱞᱤ ᱫᱚ ᱡᱟᱦᱟᱸ ᱡᱮ ᱵᱤᱧ ᱠᱤᱱ ᱵᱮᱱᱟᱣ ᱟᱠᱟᱱᱟ, ᱩᱱᱠᱤᱱ ᱫᱚ ᱟᱹᱠᱤᱱᱤᱡ ᱢᱟᱢᱚᱛ ᱟᱨ ᱟᱹᱛᱩ ᱦᱚᱲ ᱴᱷᱮᱱ ᱢᱩᱪᱟᱹᱫ ᱵᱤᱫᱟᱹᱭ ᱦᱟᱛᱟᱣ ᱨᱮᱱᱟᱜ ᱠᱟᱛᱷᱟ ᱠᱤᱱ ᱞᱟᱹᱭ ᱥᱚᱫᱚᱨ ᱠᱮᱫᱼᱟ᱾ ᱢᱤᱫ ᱜᱷᱟᱹᱲᱤᱡ ᱛᱟᱭᱱᱚᱢ ᱠᱷᱟᱱ ᱜᱮ ᱩᱱᱠᱤᱱ ᱫᱚ ᱢᱩᱪᱟᱹᱫ ᱵᱤᱫᱟᱹᱭ ᱠᱚ ᱮᱢᱟᱫ ᱠᱤᱱᱟ ᱟᱨ ᱞᱮᱧ ᱵᱚᱱ ᱟᱛᱮ ᱵᱟᱹᱫᱽ ᱠᱷᱚᱱ ᱚᱰᱚᱠ ᱠᱟᱛᱮ ᱫᱚᱨᱭᱟ ᱥᱮᱫ ᱠᱤᱱ ᱟᱬᱜᱚ ᱥᱮᱱ ᱮᱱᱟ᱾ ᱡᱟᱦᱟᱸ ᱥᱮᱫ ᱛᱮ ᱩᱱᱠᱤᱱ ᱠᱤᱱ ᱞᱮᱧ ᱥᱮᱱ ᱤᱫᱤ ᱞᱮᱱᱟ ᱚᱱᱠᱟ ᱛᱮᱜᱮ ᱛᱟᱭᱚᱢ ᱵᱤᱫᱟᱹᱞ ᱫᱚ ᱵᱟᱨᱭᱟ ᱜᱟᱰᱟ ᱢᱤᱫ ᱥᱟᱶᱛᱮ ᱠᱟᱲᱚ ᱠᱩᱭᱞᱤ ᱢᱮᱱᱛᱮ ᱥᱤᱨᱡᱚᱱ ᱟᱠᱟᱱᱟ᱾ ᱡᱟᱦᱟᱸ ᱦᱚᱨ ᱛᱮ ᱠᱟᱲᱚᱭ ᱞᱮᱧ ᱤᱫᱤ ᱮᱱᱟ ᱚᱱᱟ ᱠᱷᱟᱺᱫᱤᱨ ᱚᱛᱮᱫ ᱨᱮ ᱞᱤᱸᱜᱤᱱ ᱜᱟᱰᱟ ᱫᱟᱜ ᱫᱚ ᱵᱚᱰᱮ ᱜᱮᱭᱟ ᱟᱨ ᱡᱟᱦᱟᱸ ᱞᱮᱠᱟᱛᱮ ᱠᱩᱭᱞᱤ ᱞᱮᱧ ᱥᱮᱱ ᱞᱮᱱᱟᱭ ᱚᱱᱟ ᱯᱟᱦᱴᱟ ᱨᱮᱱᱟᱜ ᱜᱟᱰᱟ ᱫᱟᱜ ᱫᱚ ᱟᱹᱰᱤ ᱯᱷᱟᱹᱨᱪᱟᱹ ᱜᱮᱭᱟ᱾ ᱱᱚᱶᱟ ᱠᱟᱲᱚᱠᱚᱭᱞᱤ ᱜᱟᱰᱟ ᱫᱚ ᱟᱹᱰᱤ ᱡᱤᱞᱤᱧ ᱥᱮᱱ ᱠᱟᱛᱮ ᱢᱤᱫ ᱴᱷᱮᱱ ᱜᱮ ᱢᱮᱥᱟ ᱮᱱᱟ ᱢᱮᱱᱠᱷᱟᱱ ᱚᱱᱟ ᱜᱟᱰᱟ ᱫᱟᱜ ᱨᱮᱱᱟᱜ ᱵᱟᱨ ᱞᱮᱠᱟᱱ ᱞᱤᱸᱜᱤᱱ ᱫᱚ ᱱᱤᱛ ᱦᱚᱸ ᱧᱮᱞ ᱧᱟᱢᱚᱜ ᱜᱮᱭᱟ᱾ ᱚᱱᱟ ᱜᱟᱰᱟ ᱨᱮᱱᱟᱜ ᱧᱩᱛᱩᱢ ᱱᱮᱛᱟᱨ ᱫᱚ ᱠᱚᱭᱮᱞ ᱠᱟᱨᱳ ᱢᱮᱱᱛᱮ ᱧᱩᱢ ᱥᱚᱫᱚᱨᱚᱜ ᱠᱟᱱᱟ᱾ ᱱᱚᱣᱟ ᱜᱟᱰᱟ ᱫᱚ ᱢᱟᱨᱟᱝ ᱜᱟᱰᱟ ᱠᱚ ᱢᱩᱫᱽ ᱨᱮᱦᱚᱸ ᱧᱩᱢ ᱧᱟᱢᱚᱜ ᱠᱟᱱ ᱜᱮᱭᱟ᱾ ᱢᱮᱱᱠᱷᱟᱱ ᱢᱟᱢᱤᱴ ᱛᱮᱡ ᱡᱟᱦᱟᱸ ᱨᱩᱯᱟᱹᱢᱟᱞᱟ ᱟᱹᱜᱩ ᱠᱤ ᱞᱟᱹᱜᱤᱫ ᱠᱤᱱ ᱢᱮᱛᱟ ᱦᱟᱫᱮ ᱛᱟᱦᱮᱸᱫ, ᱩᱱᱤ ᱢᱟᱢᱤᱴ ᱛᱮᱡ ᱫᱚ ᱚᱲᱟᱜ ᱨᱮ ᱥᱮᱱ ᱠᱟᱛᱮ ᱴᱩᱠᱩᱡ ᱵᱷᱤᱛᱨᱤ ᱨᱮ ᱨᱩᱯᱟᱹᱢᱟᱞᱟᱭ ᱯᱟᱱᱛᱮᱭᱮᱫ ᱵᱮᱲᱟ ᱨᱮᱜᱮ ᱢᱤᱫ ᱟᱭᱟᱝ ᱵᱤᱧ ᱫᱚ ᱴᱩᱠᱩᱡ ᱵᱷᱤᱛᱨᱤ ᱨᱮ ᱛᱟᱦᱮᱸ ᱠᱟᱱᱟᱭ ᱩᱱᱤ ᱜᱮ ᱜᱮᱨ ᱠᱮᱫᱮ ᱛᱮ ᱢᱟᱢᱤᱛ ᱛᱮᱫ ᱫᱚ ᱚᱸᱰᱮ ᱜᱮ ᱜᱚᱡ ᱩᱛᱟᱹᱨ ᱮᱱᱟᱭ᱾ ᱟᱹᱛᱩ ᱦᱚᱲ ᱟᱨ ᱢᱟᱢᱚᱛ ᱛᱮᱫ ᱫᱚ ᱠᱟᱲᱚ ᱠᱩᱭᱞᱤ ᱠᱤᱱ ᱵᱤᱧ ᱪᱤᱱ ᱛᱮ ᱧᱮᱞ ᱥᱮᱱ ᱛᱟᱭᱱᱚᱢ ᱚᱲᱟᱜ ᱨᱮᱜᱮ ᱨᱩᱣᱟᱹᱲ ᱦᱮᱡ ᱮᱱᱟ ᱠᱚ᱾ ᱠᱷᱟᱱ ᱜᱮ ᱢᱟᱢᱤᱛ ᱛᱮᱫ ᱟᱜ ᱦᱚᱲᱢᱚ ᱪᱮᱛᱟᱱ᱾ ᱞᱮᱧ ᱵᱟᱲᱟ ᱨᱮᱱᱟᱜ ᱪᱤᱱᱦᱟᱹ ᱠᱚ ᱧᱮᱞ ᱠᱮᱫᱼᱟ᱾ ᱢᱟᱢᱚᱛ ᱛᱮᱫ ᱟᱨ ᱟᱹᱛᱩ ᱦᱚᱲ ᱠᱚ ᱱᱚᱣᱟ ᱢᱟᱨᱟᱝ ᱵᱩᱨᱩ ᱟᱜ ᱞᱤᱞᱟᱹ ᱠᱚ ᱧᱮᱞ ᱠᱮᱜᱼᱟ᱾ ᱤᱱᱟᱹ ᱦᱤᱞᱚᱜ ᱠᱷᱚᱱ ᱜᱮ ᱯᱟᱨᱟᱵᱽ ᱫᱚ ᱜᱚᱢᱦᱟ ᱯᱟᱨᱟᱵᱽ ᱢᱮᱱᱛᱮ ᱞᱟᱹᱭ ᱯᱟᱥᱱᱟᱣ ᱮᱱᱟ ᱟᱨ ᱜᱟᱢᱟ ᱯᱟᱨᱟᱵᱽ ᱫᱚ ᱡᱟᱱᱟᱢ ᱟᱭᱳ ᱟᱜ ᱧᱩᱛᱩᱢ ᱟᱨ ᱟᱹᱠᱤᱱ ᱫᱩᱞᱟᱹᱲ ᱦᱚᱯᱚᱱ ᱠᱤᱱ ᱟᱜ ᱦᱚᱴᱚᱜ ᱨᱮ ᱟᱨᱣᱟᱞ ᱨᱩᱯᱟᱹ ᱢᱟᱞᱟ ᱜᱮ ᱟᱭᱳ ᱫᱩᱞᱟᱹᱲ ᱟᱨ ᱢᱟᱢᱤᱫ ᱛᱮᱫ ᱜᱮ ᱯᱟᱨᱟᱵᱽ ᱦᱤᱞᱚᱜ ᱮᱜᱮᱨ ᱥᱮ ᱫᱟᱞ ᱛᱚᱞ ᱠᱮᱫ ᱠᱤᱱ ᱛᱮ ᱯᱤᱲᱟᱹ ᱯᱟᱸᱰᱟ ᱫᱚᱭ ᱧᱟᱢ ᱞᱮᱜᱼᱟ᱾ ᱚᱱᱟᱛᱮ ᱱᱮᱛᱟᱨ ᱦᱚᱸ ᱜᱚᱢᱦᱟ ᱨᱮᱫᱚ ᱵᱟᱹᱫᱽ ᱵᱟᱹᱭᱦᱟᱹᱲ ᱨᱮ ᱡᱟᱦᱟᱱᱟᱜ ᱞᱮᱠᱟᱱ ᱠᱟᱹᱢᱤ ᱜᱮ ᱵᱟᱨᱚᱱ ᱜᱮᱭᱟ᱾ ᱩᱱᱠᱤᱱ ᱠᱟᱲᱚ ᱠᱚᱭᱞᱤ ᱴᱩᱣᱟᱹᱨ ᱜᱤᱫᱽᱨᱟᱹ ᱟᱜ ᱧᱩᱛᱩᱢ ᱜᱮ ᱠᱟᱲᱚ ᱠᱚᱭᱞᱤ ᱜᱟᱰᱟ ᱧᱩᱛᱩᱢ ᱛᱮ ᱱᱟᱜᱟᱢ ᱨᱮ ᱜᱚᱴᱟ ᱫᱤᱥᱚᱢ ᱯᱟᱥᱱᱟᱣ ᱟᱠᱟᱱᱟ᱾ ᱱᱚᱣᱟ ᱠᱟᱲᱚ ᱠᱚᱭᱞᱤ ᱛᱤᱠᱤᱱᱟᱜ ᱠᱟᱛᱷᱟ ᱟᱸᱡᱚᱢ ᱠᱟᱛᱮ ᱚᱠᱟ ᱞᱮᱠᱟ ᱯᱮ ᱵᱩᱡᱷᱟᱹᱣ ᱮᱫ ᱛᱟᱵᱚᱱᱟ ᱚᱱᱟ ᱞᱟᱹᱜᱤᱫ ᱛᱮᱫᱚ ᱞᱟᱭᱤᱠ, ᱥᱮᱭᱟᱨ, ᱠᱚᱢᱮᱸᱴ ᱟᱨ ᱥᱟᱵᱽᱥᱠᱨᱟᱭᱤᱵᱽ ᱛᱟᱵᱚᱱ ᱯᱮ᱾ ᱢᱟ ᱮᱱᱠᱷᱟᱱ ᱫᱚᱲᱦᱟ ᱛᱮ ᱥᱟᱱᱟᱢ ᱠᱚ ᱡᱚᱦᱟᱨ᱾